ᱱᱚᱜᱼᱚᱭ ᱱᱟᱜ ᱯᱮ ᱧᱮᱞ ᱫᱟᱲᱮᱭᱟᱜ ᱠᱟᱱᱟ ᱱᱚᱜᱼᱚ ᱱᱚᱣᱟ ᱰᱟᱹᱨ ᱞᱤᱧ ᱞᱟᱹᱴᱩᱢ ᱟᱠᱟᱫ ᱛᱟᱵᱚᱱᱟ ᱟᱨ ᱦᱟᱱᱟ ᱯᱟᱥᱴᱟ ᱨᱮᱦᱚᱸ ᱢᱮᱱᱟᱜᱼᱟ ᱯᱩᱭᱞᱩ ᱨᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧᱟᱜ ᱯᱮ ᱧᱮᱞ ᱫᱟᱲᱮᱭᱟᱜ ᱠᱟᱱ ᱛᱟᱵᱚ ᱚᱱᱮ ᱚᱱᱛᱮ ᱨᱮ ᱩᱱᱟᱹᱜ ᱰᱷᱮᱨ ᱜᱷᱮᱸᱴ ᱞᱤᱧ ᱜᱟᱫᱟ ᱟᱠᱟᱜᱼᱟ ᱟᱫᱚ ᱚᱱᱟᱜᱮ ᱱᱟᱦᱟᱜ ᱞᱤᱧ ᱞᱟᱹᱴᱩᱢ ᱛᱟᱵᱚ ᱞᱟᱹᱜᱤᱫ ᱱᱤᱛᱚᱝ ᱟᱨ ᱦᱚᱞᱟ ᱢᱟᱫᱷᱮᱨ ᱨᱮ ᱫᱟᱜ ᱡᱟᱹᱯᱩᱫ ᱟᱠᱟᱫ ᱛᱟᱵᱚᱣᱟ ᱛᱮᱦᱮᱧ ᱢᱟ ᱟᱹᱰᱤ ᱡᱳᱨ ᱩᱫᱽᱜᱟᱹᱨ ᱠᱟᱱᱟ ᱩᱫᱽᱜᱟᱹᱨ ᱠᱟᱱᱟ ᱟᱫᱚ ᱱᱚᱰᱮ ᱦᱚᱸ ᱩᱫᱽᱜᱟᱹᱨ ᱛᱮ ᱞᱟᱹᱴᱩᱢ ᱦᱚᱸ ᱱᱟᱜ ᱢᱩᱥᱠᱤᱞ ᱜᱮ ᱵᱩᱡᱷᱟᱹᱜ ᱠᱟᱱᱟ ᱟᱫᱚ ᱦᱟᱸᱜ ᱪᱮᱫ ᱞᱮᱠᱟᱭᱮᱫᱼᱟ ᱞᱤᱧ ᱟᱨ ᱫᱟᱨᱮ ᱵᱩᱴᱟᱹ ᱥᱮᱱ ᱤᱫᱤ ᱦᱚᱸ ᱱᱟᱜ ᱛᱟᱵᱚ ᱚᱱᱠᱟ ᱟᱹᱰᱤᱜᱟᱱ ᱫᱚᱨᱠᱟᱨᱚᱜᱼᱟ ᱛᱤᱨᱯᱚᱞ ᱠᱚ ᱫᱚᱨᱠᱟᱨᱚᱜᱼᱟ ᱥᱮᱬᱟ ᱦᱟᱸᱜ ᱛᱚᱵᱮ ᱮᱱᱟᱝ ᱜᱟᱱᱚᱜᱼᱟ ᱟᱨ ᱱᱚᱝᱠᱟ ᱤᱭᱟᱹ ᱚᱛ ᱠᱚᱨᱮᱱ ᱦᱟᱸᱜ ᱵᱟᱭ ᱜᱟᱱᱚᱜᱼᱟ ᱥᱮ ᱟᱫᱚ ᱚᱱᱟᱛᱮ ᱫᱟᱨᱮ ᱵᱩᱴᱟᱹ ᱦᱚᱸ ᱱᱟᱜ ᱵᱟᱹᱞᱤᱧ ᱤᱫᱤᱭᱮᱫ ᱛᱟᱵᱚᱣᱟ

ᱱᱚᱜᱼᱚᱭ ᱱᱟᱦᱟᱜ ᱵᱟᱨ ᱞᱟᱭᱤᱱ ᱛᱮᱞᱤᱧ ᱵᱟᱹᱭᱥᱟᱹᱣ ᱟᱠᱟᱫ ᱛᱟᱵᱚᱣᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱟᱨ ᱱᱚᱣᱟ ᱫᱷᱟᱨᱮ ᱨᱮᱦᱚᱸ ᱱᱚᱜᱼᱚᱭ ᱱᱚᱣᱟ ᱫᱷᱟᱨᱮ ᱨᱮᱦᱚᱸ ᱵᱟᱨ ᱞᱟᱭᱤᱱ ᱛᱮᱜᱮᱞᱤᱧ ᱵᱟᱹᱭᱥᱟᱹᱣ ᱠᱟᱜᱼᱟ ᱱᱚᱜᱼᱚᱭ ᱱᱚᱝᱠᱟ ᱛᱮ ᱛᱟᱵᱚᱱ ᱟᱨ ᱱᱚᱰᱮ ᱯᱮ ᱧᱮᱞᱮᱫᱼᱟ ᱱᱟᱦᱟᱜ ᱱᱚᱜᱼᱚᱭ ᱱᱚᱰᱮ ᱞᱤᱧ ᱟᱬᱜᱚ ᱟᱠᱟᱫᱼᱟ ᱱᱮᱜᱼᱮ ᱱᱚᱰᱮ ᱱᱟᱦᱟᱜ ᱥᱟᱨᱮᱡ ᱟᱠᱟᱱ ᱛᱟᱵᱚᱣᱟ ᱱᱚᱜᱼᱚᱭ ᱠᱚᱢ ᱫᱷᱟᱨᱟ ᱮᱱᱮ ᱤᱱᱟᱹᱜ ᱠᱚ ᱱᱟᱦᱟᱜ ᱜᱷᱮᱸᱴ ᱢᱮᱱᱟᱜᱼᱟ ᱚᱱᱮ ᱠᱚ ᱟᱨ ᱱᱟᱦᱟᱜ ᱱᱚᱜᱼᱚᱭ ᱱᱮᱜᱼᱮ ᱱᱤᱱᱟᱹᱜ ᱜᱮ ᱢᱮᱱᱟᱜᱼᱟ ᱟᱨ ᱱᱟᱦᱟᱜ ᱛᱟᱵᱚᱱ ᱟᱫᱚ ᱵᱟᱹᱱᱩᱜ ᱟᱱᱟ ᱱᱟᱦᱟᱜ ᱱᱮᱜᱼᱮ ᱱᱤᱭᱟᱹ ᱜᱮ ᱢᱮᱱᱟᱜᱼᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱟᱫᱚ ᱱᱤᱛᱚᱜ ᱱᱟᱦᱟᱜ ᱟᱨᱦᱚᱸ ᱫᱚᱲᱦᱟ ᱞᱤᱧ ᱞᱟᱹᱴᱩᱢᱟ

ᱞᱟᱹᱴᱩᱢ ᱦᱩᱭ ᱠᱮᱫ ᱛᱟᱵᱚᱞᱤᱧ ᱱᱚᱜᱼᱚᱭ ᱱᱟᱜ ᱯᱮ ᱧᱮᱞ ᱫᱟᱲᱮᱭᱟᱜ ᱠᱟᱱᱟ ᱱᱚᱜᱼᱚᱭ ᱢᱤᱫ ᱞᱟᱭᱤᱱ ᱱᱚᱜᱼᱚᱭ ᱢᱤᱫ ᱞᱟᱭᱤᱱ ᱟᱨ ᱦᱟᱱᱟ ᱯᱟᱹᱪᱞᱟᱹ ᱞᱟᱭᱤᱱ ᱢᱮᱱᱟᱜᱼᱟ ᱚᱱᱟ ᱱᱟᱜ ᱱᱚᱣᱟ ᱫᱷᱟᱨᱮ ᱨᱮ ᱟᱨ ᱱᱚᱣᱟ ᱫᱷᱟᱨᱮ ᱨᱮ ᱵᱟᱨ ᱞᱟᱭᱤᱱ ᱛᱮ ᱱᱟᱜ ᱞᱤᱧ ᱵᱟᱹᱭᱥᱟᱹᱣ ᱠᱟᱜᱼᱟ ᱟᱨ ᱱᱟᱜ ᱦᱟᱱᱮ ᱦᱟᱱᱟ ᱫᱷᱟᱨᱮ ᱨᱮ ᱛᱟᱵᱚᱱ ᱱᱟᱜ ᱜᱷᱮᱸᱴ ᱫᱚ ᱢᱮᱱᱟᱜᱼᱟ ᱚᱱᱟ ᱠᱚ ᱱᱟᱜ ᱵᱟᱹᱞᱤᱧ ᱞᱟᱹᱴᱩᱢ ᱪᱟᱵᱟ ᱫᱟᱲᱮᱭᱟᱜ ᱱᱟ ᱟᱨ ᱛᱮᱦᱮᱧ ᱫᱚ ᱱᱟᱦᱟᱜ ᱞᱤᱧ ᱞᱟᱸᱜᱟ ᱜᱚᱫ ᱮᱱ ᱛᱟᱵᱚᱣᱟ ᱥᱮᱛᱟᱜ ᱠᱷᱚᱱ ᱫᱩᱲᱩᱵ ᱫᱚ ᱦᱟᱸᱜ ᱴᱷᱤᱴᱲᱟᱹᱜ ᱠᱚ ᱠᱩᱲᱪᱩᱝ ᱠᱩᱲᱪᱩᱝ ᱛᱮ ᱦᱟᱹᱥᱩ ᱜᱚᱫ ᱠᱮᱫ ᱞᱤᱧᱟ ᱟᱫᱚ ᱛᱮᱦᱮᱧ ᱫᱚ ᱛᱟᱵᱚ ᱤᱱᱟᱹᱜ ᱜᱮ ᱱᱟᱦᱟᱜ ᱞᱤᱧ ᱞᱟᱹᱴᱩᱢᱮᱜᱼᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱟᱹᱰᱤ ᱜᱟᱱ ᱜᱮ ᱦᱟᱸᱜ ᱞᱤᱧ ᱞᱟᱹᱴᱩᱢ ᱟᱠᱟᱫᱼᱟ ᱟᱨ ᱡᱟᱹᱥᱛᱤ ᱵᱟᱹᱞᱤᱧ ᱡᱷᱟᱹᱞᱮᱜᱼᱟ ᱫᱩᱲᱩᱵ ᱛᱮᱞᱤᱧ ᱞᱟᱸᱜᱟ ᱟᱠᱟᱱ ᱛᱟᱵᱚᱣᱟ ᱵᱷᱤᱰᱤᱭᱳ ᱫᱚ ᱱᱚᱰᱮ ᱜᱮᱞᱤᱧ ᱢᱩᱪᱟᱹᱫᱮᱫ ᱛᱟᱵᱚᱣᱟ ᱵᱷᱤᱰᱤᱭᱳ ᱡᱩᱫᱤ ᱯᱮ ᱠᱩᱥᱤᱭᱟᱜ ᱛᱟᱵᱚᱣᱟ ᱞᱟᱭᱤᱠ ᱯᱮ ᱥᱮᱭᱟᱨ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱛᱟᱵᱚᱣᱟ ᱪᱮᱱᱮᱞ ᱛᱟᱵᱚᱱ ᱥᱟᱵᱥᱠᱨᱟᱭᱤᱵᱽ ᱠᱟᱜ ᱯᱮ ᱟᱨ ᱜᱷᱟᱱᱴᱤ ᱛᱟᱵᱚᱱ ᱴᱤᱲᱤᱧ ᱧᱚᱜ ᱠᱟᱜ ᱯᱮ ᱦᱳᱭ ᱟᱨ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱛᱟᱵᱚᱱ ᱯᱮ ᱢᱟ ᱛᱚᱵᱮ ᱢᱩᱪᱟᱹᱫ ᱨᱮ ᱟᱹᱞᱤᱧ ᱯᱟᱦᱴᱟ ᱠᱷᱚᱱ ᱡᱚᱦᱟᱨ ᱜᱮ